ᱵᱟᱰᱚᱦᱤ ᱯᱟᱛᱷᱟᱢ ᱯᱟᱦᱴᱟ ᱠᱷᱚᱱ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱵᱚᱱ ᱧᱟᱢ ᱟᱠᱟᱫᱮᱭᱟ ᱢᱤᱫ ᱚᱱᱚᱲᱦᱤᱭᱟᱹ ᱚᱱᱚᱞᱤᱭᱟᱹ ᱜᱟᱭᱟᱱ ᱚᱱᱚᱞᱤᱭᱟᱹ ᱥᱮᱨᱮᱧ ᱨᱩᱥᱤᱠᱟ ᱢᱟᱱᱚᱛᱟᱱ ᱥᱟᱹᱰᱤ ᱫᱷᱚᱨᱚᱢ ᱦᱟᱸᱥᱫᱟ ᱵᱟᱰᱚᱦᱤ ᱨᱤᱠᱟᱹ ᱟᱠᱟᱫᱟᱭ ᱢᱟᱱᱚᱛᱟᱱ ᱥᱟᱹᱰᱤ ᱫᱷᱚᱨᱚᱢ ᱦᱟᱸᱥᱫᱟ ᱥᱟᱱᱟᱢ ᱠᱟᱹᱢᱤ ᱟᱭᱟᱜ ᱡᱤᱭᱚᱱ ᱟᱭᱟᱜ ᱞᱟᱹᱲᱦᱟᱹᱭ ᱢᱤᱫᱴᱷᱮᱱ ᱥᱟᱵ ᱫᱚᱦᱚ ᱞᱮᱱᱟ ᱛᱮᱦᱮᱧ ᱫᱚ ᱫᱚᱥᱟᱨ ᱦᱟᱹᱴᱤᱧ ᱫᱟᱫᱟ ᱵᱟᱰᱚᱦᱤ ᱯᱟᱦᱴᱟ ᱠᱷᱚᱱ ᱥᱟᱹᱜᱩᱱ ᱫᱟᱨᱟᱢ ᱡᱚᱦᱟᱨ ᱤᱧ ᱦᱚᱸ ᱵᱟᱰᱳᱭ ᱯᱟᱦᱴᱟ ᱠᱷᱚᱱ ᱡᱚᱦᱟᱨ ᱤᱧ ᱮᱢ ᱮᱫᱟ ᱡᱚᱦᱟᱨ ᱮᱫᱟ ᱛᱚ ᱞᱟᱦᱟ ᱛᱮᱱᱟᱜ ᱡᱟᱦᱟᱸ ᱠᱟᱛᱷᱟ ᱠᱚ ᱮᱱᱟᱝ ᱨᱮ ᱛᱷᱩᱛᱤ ᱦᱩᱭ ᱞᱮᱱᱟ ᱨᱚᱯᱚᱲ ᱦᱩᱭ ᱞᱮᱱᱟ ᱚᱱᱟ ᱠᱷᱚᱱ ᱫᱚ ᱠᱚᱞᱮᱡᱽ ᱡᱚᱠᱷᱚᱱ ᱠᱚᱞᱮᱡᱽ ᱡᱤᱭᱚᱱ ᱠᱷᱚᱱ ᱧᱩᱲᱩᱢ ᱦᱤᱡᱩᱜ ᱠᱟᱱᱟ ᱩᱱ ᱥᱚᱢᱚᱭ ᱠᱷᱚᱱ ᱜᱮ ᱱᱤᱛᱚᱜ ᱫᱚ ᱛᱮᱱᱟᱜ ᱠᱟᱛᱷᱟ ᱫᱚ ᱜᱟᱞᱢᱟᱨᱟᱣᱟ ᱛᱚ ᱩᱱ ᱥᱚᱢᱚᱭ ᱡᱚᱠᱷᱚᱱ ᱩᱰᱩᱝ ᱦᱮᱡ ᱦᱩᱭᱱᱟ ᱠᱚᱞᱮᱡᱽ ᱠᱷᱚᱱ ᱩᱱ ᱥᱚᱢᱚᱭ ᱜᱮ ᱤᱧᱟᱹᱜ ᱤᱭᱟᱹ ᱨᱮ ᱱᱩᱛᱚᱱ ᱱᱩᱛᱚᱱ ᱠᱟᱛᱷᱟ ᱠᱚ ᱨᱮᱱᱟᱜ ᱢᱳᱲ ᱟᱹᱪᱩ ᱞᱮᱱᱟ ᱠᱟᱨᱚᱱ ᱤᱧ ᱡᱚᱠᱷᱚᱱ ᱚᱞ ᱨᱮᱧ ᱵᱚᱞᱚᱭᱮᱱᱟ ᱛᱚ ᱚᱞ ᱢᱟᱛᱚ ᱞᱟᱦᱟ ᱠᱷᱚᱱ ᱜᱤᱧ ᱚᱞ ᱟᱹᱜᱩᱭᱮᱫ ᱛᱟᱦᱮᱸᱫ ᱠᱟᱱ ᱜᱟᱭᱟᱱᱤᱧ ᱚᱞᱮᱫ ᱛᱟᱦᱮᱸᱫ

ᱟᱹᱣᱦᱟᱹ ᱜᱮ ᱮᱱ ᱚᱱᱛᱮᱭᱟᱜ ᱵᱮᱯᱟᱨ ᱛᱩᱞ ᱠᱟᱛᱮ ᱤᱧᱟᱹᱜ ᱡᱟᱦᱟᱸ ᱢᱚᱱᱮ ᱢᱚᱱᱮ ᱛᱮ ᱡᱟᱜᱟᱜᱼᱟ ᱟᱫᱚ ᱩᱱ ᱥᱚᱢᱚᱭ ᱚᱞ ᱠᱚᱫᱚ ᱮᱱᱟᱝ ᱨᱮ ᱛᱟᱦᱮᱸ ᱠᱟᱱᱟ ᱢᱟᱱᱮ ᱮᱱᱟᱝ ᱜᱮ ᱠᱟᱛᱷᱟ ᱞᱟᱹᱭᱚᱜᱼᱟ ᱡᱮ ᱱᱚᱝᱠᱟᱧ ᱚᱞᱮᱫ ᱛᱟᱦᱮᱸᱫ ᱢᱤᱫ ᱫᱤᱱ ᱥᱮᱛᱟᱜ ᱵᱮᱲᱟ ᱥᱮᱱ ᱟᱠᱟᱱᱟᱹᱧ ᱜᱟᱰᱟ ᱠᱩᱞᱤᱧ ᱠᱟᱱᱟᱭ ᱜᱟᱰᱟ ᱚᱠᱟᱛᱮᱢ ᱦᱮᱡ ᱟᱠᱟᱱᱟ ᱠᱚᱲᱟ ᱟᱢ ᱧᱮᱞᱛᱮ ᱤᱧ ᱧᱮᱞᱛᱮ ᱵᱚᱛᱚᱨ ᱵᱟᱹᱱᱩᱜᱼᱟ ᱱᱚᱜᱼᱚ ᱱᱚᱝᱠᱟᱱᱟᱜ ᱟᱹᱣᱦᱟᱹ ᱜᱮ ᱢᱤᱫᱴᱟᱝ ᱚᱱᱚᱬᱦᱮ ᱚᱞ ᱵᱟᱲᱟᱭᱮᱫ ᱛᱟᱦᱮᱸᱫ ᱠᱤᱱ ᱮᱛᱚᱦᱚᱵ ᱤᱧᱟᱹᱜ ᱟᱥᱴᱟ ᱛᱚ ᱚᱱᱟ ᱛᱟᱭᱱᱚᱢ ᱟᱫᱚ ᱦᱮᱡ ᱟᱠᱟᱱᱟᱹᱧ ᱱᱚᱜᱼᱚᱭ ᱠᱚᱞᱮᱡᱽ ᱡᱤᱵᱚᱱ ᱯᱟᱨᱚᱢ ᱠᱟᱛᱮ ᱛᱚ ᱛᱮᱦᱮᱧ ᱤᱧ ᱩᱱ ᱥᱚᱢᱚᱭ ᱢᱚᱱᱮ ᱠᱮᱫᱟ ᱱᱟᱝ ᱤᱧᱟᱹᱜ ᱧᱩᱛᱩᱢ ᱟᱫᱚ ᱤᱧ ᱫᱚ ᱢᱩᱞ ᱧᱩᱛᱩᱢ ᱛᱤᱧ ᱡᱟᱦᱟᱸ ᱵᱟᱥᱩᱫᱮᱵ ᱦᱟᱸᱥᱫᱟ ᱚᱱᱟ ᱠᱷᱚᱱ ᱚᱱᱟ ᱠᱷᱚᱱᱤᱧ ᱧᱩᱛᱩᱢᱤᱧ ᱯᱟᱞᱴᱟᱣᱟ ᱪᱮᱫᱟᱜ ᱥᱮ ᱵᱟᱝ ᱤᱧᱟᱹᱜ ᱯᱚᱛᱨᱚ ᱯᱚᱛᱨᱤᱠᱟ ᱨᱮ ᱡᱚᱠᱷᱚᱱ ᱤᱧᱟᱹᱜ ᱠᱚᱵᱤᱛᱟ ᱚᱱᱚᱬᱦᱮ ᱠᱚᱧ ᱠᱩᱞ ᱞᱮᱫᱟ ᱩᱱ ᱥᱚᱢᱚᱭ ᱟᱹᱰᱤ ᱚᱠᱛᱚ ᱵᱟᱝ ᱪᱷᱟᱯᱟᱜ ᱠᱟᱱ ᱛᱟᱦᱮᱸᱫ ᱡᱷᱚᱛᱚ ᱜᱮ ᱠᱤᱱᱛᱩ ᱯᱨᱚᱛᱛᱟᱠᱷᱟᱱᱚᱜ ᱠᱟᱱ ᱛᱟᱦᱮᱸᱫ ᱟᱫᱚ ᱚᱱᱠᱟᱧ ᱢᱚᱱᱮ ᱠᱮᱫᱟ ᱥᱮᱥ ᱛᱚᱠ ᱞᱟᱹᱭᱫᱟᱹᱧ ᱧᱩᱛᱩᱢ ᱯᱟᱞᱴᱟᱣ ᱦᱩᱭᱩᱜ ᱛᱤᱧᱟ ᱠᱟᱨᱚᱱ ᱯᱟᱪᱮᱱ ᱚᱱᱟ ᱧᱩᱛᱩᱢ ᱛᱮ ᱟᱨᱦᱚᱸ ᱵᱷᱟᱜᱮᱭᱟᱜ ᱤᱭᱟᱹᱧ ᱧᱟᱢ ᱠᱷᱟᱱ ᱚᱞ ᱵᱤᱞ ᱠᱚ ᱱᱟᱞᱮ ᱪᱷᱟᱯᱟ ᱨᱮᱱᱟᱜ ᱩᱛᱥᱟᱦᱚᱧ ᱧᱟᱢ ᱠᱷᱟᱱ ᱚᱱᱠᱟᱧ ᱢᱚᱱᱮ ᱠᱮᱫᱟ ᱩᱱ ᱥᱚᱢᱚᱭ ᱨᱮᱱᱟᱜ ᱢᱚᱱᱮ ᱡᱤᱣᱤ ᱫᱚ ᱚᱱᱠᱟᱜᱮ ᱩᱭᱦᱟᱹᱨ ᱵᱷᱟᱵᱽᱱᱟ ᱦᱩᱭ ᱞᱮᱱᱟ ᱛᱚ ᱩᱱ ᱠᱷᱚᱱ ᱟᱫᱚᱧ ᱢᱚᱱᱮ ᱠᱮᱫᱟ ᱱᱟᱝ

ᱤᱧ ᱜᱚᱢ ᱦᱟᱲᱟᱢ ᱠᱷᱚᱱ ᱦᱚᱸ ᱡᱟᱦᱟᱸ ᱫᱟᱫᱟ ᱦᱟᱲᱟᱢ ᱱᱤᱭᱟᱹ ᱧᱩᱛᱩᱢ ᱦᱟᱛᱟᱣᱟ ᱩᱱᱤᱧᱟᱜ ᱧᱩᱛᱩᱢ ᱫᱚ ᱟᱫᱚ ᱤᱧ ᱫᱟᱫᱟ ᱤᱧ ᱠᱩᱞᱤ ᱠᱮᱫᱮᱭᱟ ᱱᱟᱝ ᱤᱧ ᱥᱟᱶᱛᱮ ᱯᱨᱟᱭ ᱢᱚᱥᱴᱟᱢᱥᱚᱭ ᱢᱤᱫᱴᱟᱝ ᱮ ᱛᱟᱦᱮᱱ ᱛᱟᱦᱮᱸᱫ ᱡᱟᱦᱟᱸ ᱫᱚ ᱞᱟᱞᱪᱟᱸᱫᱽ ᱢᱩᱨᱢᱩ ᱩᱱᱤ ᱯᱨᱟᱭᱢᱟᱨᱤ ᱴᱤᱪᱟᱨ ᱮ ᱛᱟᱦᱮᱸ ᱠᱟᱱᱟ ᱩᱱᱤ ᱟᱫᱚᱧ ᱢᱮᱛᱟᱭᱟ ᱱᱟᱝ ᱫᱟᱫᱟ ᱫᱟᱫᱟ ᱤᱧ ᱫᱟᱫᱟ ᱛᱟᱦᱞᱮ ᱤᱧ ᱜᱚᱢ ᱦᱟᱲᱟᱢ ᱠᱷᱚᱱ ᱫᱟᱫᱟ ᱦᱟᱲᱟᱢ ᱡᱟᱦᱟᱸᱭ ᱩᱱᱤᱭᱟᱜ ᱧᱩᱛᱩᱢᱤᱧ ᱦᱟᱛᱟᱣᱟ ᱱᱚᱜᱼᱚᱭ ᱛᱚᱢ ᱧᱮᱞ ᱮᱫᱟ ᱤᱧᱟᱹᱜ ᱚᱞ ᱢᱟᱛᱚ ᱵᱟᱝ ᱪᱷᱟᱯᱟᱜ ᱠᱟᱱᱟ ᱱᱟᱝ ᱟᱢ ᱢᱟᱧ ᱯᱟᱲᱦᱟᱣ ᱟᱢ ᱜᱮ ᱛᱚ ᱯᱟᱲᱦᱟᱣ ᱠᱟᱛᱮ ᱟᱢ ᱠᱩᱥᱤᱢ ᱫᱚᱢ ᱵᱩᱡᱷᱟᱹᱣᱟ ᱢᱮᱱᱠᱷᱟᱱ ᱵᱟᱠᱚ ᱪᱷᱟᱯᱟᱭᱟ ᱟᱢ ᱦᱚᱢ ᱞᱟᱹᱭᱟᱹᱧᱟ ᱱᱚᱝᱠᱟᱱ ᱵᱷᱟᱹᱜᱤ ᱪᱮᱦᱨᱟ ᱪᱮᱦᱨᱟ ᱚᱞ ᱠᱚ ᱵᱟᱠᱚ ᱪᱷᱟᱯᱟᱭᱮᱫᱟ ᱡᱮᱢᱚᱱ ᱢᱤᱫᱴᱟᱝ ᱡᱤᱱᱤᱥ ᱤᱧ ᱚᱞ ᱟᱠᱟᱫᱟ ᱱᱟᱝ ᱟᱡᱤᱧ ᱯᱟᱲᱦᱟᱣᱟᱭᱟ ᱚᱱᱟ ᱚᱱᱚᱬᱦᱮ ᱠᱚ ᱡᱟᱦᱟᱸ ᱛᱤᱱᱟᱹᱧ ᱚᱞᱟ ᱟᱡᱤᱧ ᱯᱟᱲᱦᱟᱣᱟᱭᱟ ᱞᱟᱞᱪᱟᱸᱫᱽ ᱫᱟᱭ ᱞᱟᱹᱭ ᱠᱮᱫᱟ ᱛᱟᱦᱞᱮ ᱠᱷᱟᱱ ᱤᱭᱟᱹ ᱛᱟᱦᱞᱮ ᱢᱟᱥᱮ ᱱᱚᱣᱟ ᱫᱚ ᱟᱢ ᱤᱭᱟᱹ ᱢᱟᱛᱚᱭ ᱛᱟᱦᱮᱸ ᱠᱟᱱᱟ ᱱᱟᱝ ᱩᱱᱤ ᱢᱟᱛᱚ ᱫᱷᱚᱨᱢᱚ ᱧᱩᱛᱩᱢᱟᱱ ᱫᱷᱚᱨᱢᱟ ᱦᱟᱲᱟᱢ ᱛᱚ ᱫᱷᱚᱨᱢᱟ ᱦᱟᱲᱟᱢ ᱫᱚ ᱧᱩᱛᱩᱢ ᱫᱚ

ᱞᱟᱹᱭᱫᱟᱭ ᱫᱷᱚᱨᱢᱟ ᱫᱚ ᱫᱷᱚᱨᱚᱢ ᱫᱚ ᱪᱮᱫᱟᱜ ᱵᱮᱱ ᱧᱩᱛᱩᱢᱟᱜ ᱠᱟᱱᱟ ᱱᱟᱝ ᱥᱟᱹᱨᱤ ᱢᱮᱥᱟ ᱟᱹᱵᱤᱱ ᱥᱮ ᱟᱫᱚ ᱥᱟᱹᱨᱤ ᱡᱚᱠᱷᱚᱱᱮ ᱞᱟᱹᱭ ᱠᱮᱫ ᱠᱷᱟᱱ ᱛᱟᱦᱞᱮ ᱚᱱᱟᱜᱤᱧ ᱠᱩᱞᱟ ᱦᱟᱛᱟᱣ ᱦᱟᱛᱟᱣ ᱥᱟᱹᱨᱤ ᱫᱷᱚᱨᱢᱟ ᱦᱚᱛᱟ ᱟᱫᱚ ᱤᱧ ᱠᱷᱚᱱ ᱠᱤᱱᱛᱩ ᱡᱚᱠᱷᱚᱱ ᱜᱤᱧ ᱠᱩᱞ ᱠᱮᱫᱟ ᱱᱟᱝ ᱯᱚᱛᱨᱚ ᱯᱚᱛᱨᱤᱠᱟ ᱠᱚᱨᱮ ᱚᱱᱟ ᱧᱩᱛᱩᱢ ᱵᱟᱝ ᱫᱚ ᱩᱱᱠᱤᱱᱟᱜ ᱤᱭᱟᱹᱛᱮ ᱥᱟᱹᱠᱤᱭᱟᱹᱛ ᱛᱮ ᱚᱱᱟ ᱡᱤᱱᱤᱥ ᱫᱚ ᱵᱟᱝ ᱫᱚ ᱠᱟᱹᱢᱤ ᱨᱮ ᱮᱢ ᱪᱮᱫ ᱵᱟᱝ ᱫᱚ ᱪᱮᱫ ᱱᱚᱝᱠᱟ ᱯᱚᱛᱨᱤᱠᱟ ᱨᱮ ᱪᱷᱟᱯᱟ ᱮᱦᱚᱵ ᱮᱱᱟ ᱩᱱᱤ ᱫᱷᱤᱨᱮᱱ ᱵᱟᱵᱩᱧ ᱠᱩᱞ ᱠᱟᱣᱫᱮᱭᱟ ᱱᱟᱦᱟᱜ ᱤᱭᱟᱹ ᱯᱚᱛᱨᱤᱠᱟ ᱱᱚᱣᱟ ᱯᱚᱪᱷᱤᱢ ᱵᱟᱝᱞᱟ ᱯᱚᱛᱨᱤᱠᱟ ᱨᱮ ᱦᱚᱲ ᱥᱚᱝᱵᱟᱫ ᱨᱮᱧ ᱠᱩᱞ ᱠᱟᱣᱫᱮᱭᱟ ᱦᱟᱸᱰᱮ ᱰᱚᱢᱚᱱ ᱥᱚᱦᱚᱨ ᱥᱩᱢᱤᱨ ᱚᱸᱰᱮ ᱦᱚᱸ ᱠᱤᱱᱛᱩ ᱟᱫᱚ ᱪᱷᱟᱯᱟ ᱟᱨᱟᱢᱵᱚᱭᱮᱱᱟ ᱚᱱᱟ ᱧᱩᱛᱩᱢ ᱛᱮᱜᱮ ᱦᱚᱸᱜᱼᱚᱭ ᱡᱮ ᱪᱷᱟᱯᱟ ᱮᱦᱚᱵ ᱮᱱ ᱫᱚ ᱩᱱ ᱠᱷᱚᱱ ᱜᱮ ᱟᱫᱚ ᱦᱟᱱᱮ ᱡᱮᱧ ᱵᱚᱞᱚᱭᱮᱱᱟ ᱥᱟᱦᱤᱛᱛᱚ ᱡᱚᱜᱚᱛ ᱨᱮᱫᱚ ᱵᱟᱝ

ᱟᱵᱚ ᱱᱟ ᱱᱚᱜᱼᱚᱭ ᱡᱮ ᱥᱟᱱᱛᱟᱲᱤ ᱯᱟᱹᱨᱥᱤ ᱟᱨ ᱫᱤᱠᱩ ᱯᱟᱹᱨᱥᱤ ᱛᱮ ᱠᱷᱟᱹᱞᱤ ᱯᱟᱲᱦᱟᱣ ᱦᱩᱭᱩᱜ ᱠᱟᱱᱟ ᱥᱠᱩᱞ ᱨᱮ ᱠᱞᱟᱥ ᱱᱟᱭᱤᱱ ᱨᱮ ᱡᱚᱠᱷᱚᱱᱤᱧ ᱨᱟᱠᱟᱵ ᱮᱱᱟ ᱩᱱ ᱥᱚᱢᱚᱭ ᱫᱚ ᱠᱤᱱᱛᱩ ᱚᱱᱟ ᱚᱱᱠᱟ ᱚᱱᱟ ᱟᱛᱮᱫ ᱜᱤᱧ ᱧᱮᱞ ᱮᱫᱟ ᱟᱵᱚᱱᱟᱜ ᱫᱚ ᱵᱟᱝ ᱪᱮᱫᱟᱜ ᱪᱮᱫᱟᱜ ᱵᱟᱝ ᱜᱟᱱᱚᱜᱼᱟ ᱜᱟᱱ ᱞᱮᱠᱷᱟᱱ ᱜᱟᱱᱚᱜᱼᱟ ᱯᱟᱞᱮᱱ ᱩᱱ ᱠᱷᱚᱱ ᱜᱮ ᱦᱟᱯᱮ ᱚᱞ ᱵᱟᱲᱟ ᱦᱩᱭ ᱞᱮᱱ ᱜᱮ ᱩᱱ ᱠᱷᱚᱱᱤᱧ ᱚᱞ ᱤᱫᱤ ᱠᱮᱫᱟ ᱚᱞ ᱤᱫᱤ ᱠᱮᱫ ᱠᱷᱟᱱᱤᱧ ᱟᱫᱚ ᱚᱱᱮ ᱟᱹᱣᱦᱟᱹ ᱜᱮ ᱟᱫᱚ ᱩᱱ ᱠᱷᱚᱱ ᱚᱞ ᱤᱫᱤ ᱚᱞ ᱤᱫᱤ ᱛᱮ ᱚᱸᱰᱮ ᱠᱷᱚᱱ ᱜᱮ ᱤᱧᱟᱹᱜ ᱡᱚᱱᱢᱚ ᱫᱚ ᱦᱩᱭ ᱠᱟᱱᱟ ᱱᱟᱝ ᱩᱫᱽᱜᱟᱹᱣ ᱨᱮᱱᱟᱜ ᱡᱟᱭᱜᱟ ᱫᱚ ᱟᱫᱚ ᱩᱫᱽᱜᱟᱹᱣ ᱫᱚ ᱛᱟᱭᱱᱚᱢ ᱛᱤᱧ ᱧᱟᱢ ᱟᱠᱟᱫᱟ ᱡᱚᱠᱷᱚᱱ ᱜᱮ ᱚᱱᱟ ᱨᱮᱱᱟᱜ ᱤᱭᱟᱹ ᱦᱩᱭ ᱠᱟᱱᱟ ᱱᱟᱝ ᱢᱟᱱᱮ ᱯᱚᱛᱨᱚ ᱯᱚᱛᱨᱤᱠᱟ ᱠᱚ ᱦᱮᱡ ᱟᱠᱟᱱᱟ ᱯᱨᱚᱪᱟᱨ ᱦᱩᱭ ᱟᱠᱟᱱᱟ ᱩᱱ ᱮᱱᱟ ᱥᱟᱫᱽᱨᱟᱢ ᱪᱟᱸᱫᱽ ᱢᱩᱨᱢᱩ ᱦᱚᱧ ᱧᱟᱢ ᱟᱠᱟᱫᱮᱭᱟ ᱟᱨ ᱩᱱᱤ ᱫᱚ ᱩᱱ ᱥᱟᱨᱚᱫᱟ ᱠᱤᱥᱠᱩ ᱦᱚᱧ ᱧᱟᱢ ᱟᱠᱟᱫᱮᱭᱟ

ᱟᱹᱰᱤ ᱥᱚᱢᱚᱭ ᱪᱤᱱᱛᱟᱹ ᱵᱷᱟᱵᱱᱟ ᱠᱤᱝᱵᱟ ᱟᱭᱳ ᱵᱟᱵᱟ ᱫᱚ ᱵᱟᱵᱟ ᱠᱟᱛᱷᱟ ᱞᱮᱠᱟᱛᱮ ᱡᱩᱫᱤ ᱵᱟᱵᱟ ᱠᱟᱛᱷᱟ ᱜᱮᱛᱚ ᱟᱨ ᱟᱭᱳ ᱠᱟᱛᱷᱟ ᱜᱮᱛᱚ ᱱᱚᱰᱮ ᱠᱷᱚᱱ ᱜᱮ ᱩᱫᱽᱜᱟᱹᱣ ᱨᱮᱱᱟᱜ ᱢᱤᱫᱴᱟᱝ ᱡᱟᱭᱜᱟ ᱫᱚ ᱧᱟᱢᱚᱜᱼᱟ ᱵᱟᱵᱟ ᱫᱚ ᱠᱤᱱᱛᱩ ᱟᱢ ᱢᱩᱨᱩᱠ ᱦᱚᱲᱮ ᱛᱟᱦᱮᱸ ᱠᱟᱱᱟ ᱱᱟᱝ ᱚᱞᱚᱜ ᱯᱟᱲᱦᱟᱣ ᱵᱟᱭ ᱵᱟᱲᱟᱭ ᱠᱷᱟᱱ ᱟᱭᱳ ᱢᱟᱛᱚ ᱟᱨᱚ ᱵᱟᱝᱟ ᱠᱤᱱᱛᱩ ᱱᱚᱣᱟ ᱡᱟᱭᱜᱟ ᱥᱟᱦᱤᱛᱛᱚ ᱪᱮᱫ ᱠᱟᱱᱟ ᱱᱚᱣᱟ ᱠᱚ ᱤᱫᱤ ᱠᱟᱛᱮ ᱫᱚ ᱩᱱᱠᱤᱱ ᱫᱚ ᱵᱟᱠᱤᱱ ᱵᱟᱲᱟᱭᱟ ᱱᱟᱝ ᱛᱚᱵᱮ ᱩᱫᱽᱜᱟᱹᱣ ᱨᱮᱱᱟᱜ ᱡᱟᱭᱜᱟ ᱫᱚ ᱠᱤᱱᱛᱩ ᱱᱚᱰᱮ ᱞᱟᱞᱪᱟᱸᱫᱽ ᱢᱩᱨᱢᱩ ᱩᱱᱤ ᱛᱟᱦᱮᱸ ᱠᱟᱱᱟ ᱢᱟᱥᱴᱟᱨ ᱦᱚᱲ ᱥᱤᱛᱟᱹᱨᱟᱢ ᱢᱩᱨᱢᱩ ᱩᱱᱤ ᱦᱚᱸᱭ ᱛᱟᱦᱮᱸ ᱠᱟᱱᱟ

ᱟᱹᱰᱤ ᱥᱚᱢᱚᱭ ᱠᱤᱱᱛᱩ ᱚᱱᱟ ᱠᱚ ᱠᱟᱹᱢᱤ ᱫᱚ ᱵᱟᱝ ᱞᱟᱦᱟᱜᱼᱟ ᱮᱸᱰᱮ ᱜᱮ ᱫᱩᱲᱩᱵ ᱛᱷᱤᱨ ᱛᱟᱦᱮᱱᱟ ᱠᱟᱨᱚᱱ ᱪᱮᱫ ᱪᱤᱠᱟᱹᱜ ᱠᱟᱱᱟ ᱱᱚᱜᱼᱚᱭ ᱡᱮ ᱛᱤᱨᱞᱟᱹ ᱦᱚᱯᱚᱱ ᱛᱤᱨᱞᱟᱹ ᱦᱚᱯᱚᱱ ᱩᱱᱠᱩ ᱫᱚ ᱩᱱᱤ ᱟᱹᱰᱤ ᱡᱳᱨ ᱡᱩᱫᱤ ᱢᱟᱥᱴᱟᱨ ᱨᱮ ᱛᱟᱦᱮᱸ ᱠᱟᱱᱟ ᱛᱚ ᱯᱨᱟᱭᱢᱟᱨᱤ ᱴᱤᱪᱟᱨ ᱛᱚ ᱤᱱᱟᱹ ᱥᱮᱫ ᱞᱮᱠᱟᱛᱮ ᱩᱱᱤ ᱡᱮ ᱜᱤᱫᱽᱨᱟᱹ ᱠᱚ ᱠᱷᱮᱛᱨᱮ ᱡᱮ ᱩᱫᱽᱜᱟᱹᱣ ᱤᱭᱟᱹᱧ ᱢᱟᱱᱮ ᱧᱟᱢ ᱟᱠᱟᱫᱟ ᱢᱟᱱᱮ ᱥᱤᱥᱩ ᱥᱟᱦᱤᱛᱛᱚ ᱪᱮᱛᱟᱱ ᱨᱮ ᱯᱨᱚᱛᱮᱠᱴᱤ ᱤᱧ ᱫᱚ ᱚᱱᱟ ᱥᱚᱵᱫᱚ ᱠᱚᱫᱚ ᱢᱤᱫ ᱫᱷᱟᱣ ᱢᱤᱫ ᱥᱚᱵᱫᱚ ᱫᱚ ᱢᱤᱫ ᱨᱚᱠᱚᱢᱤᱧ ᱚᱞᱮᱫ ᱛᱟᱦᱮᱸᱫ ᱠᱟᱱ ᱦᱮᱸ ᱞᱮ ᱪᱟᱪᱚ ᱰᱤᱰᱤ ᱪᱟᱪᱚ ᱫᱤᱫᱤ ᱦᱚᱯᱚᱱ ᱠᱩᱱᱩᱭ ᱪᱟ ᱦᱮᱸ ᱥᱮᱸᱫᱽᱨᱟ ᱠᱷᱚᱱᱮ ᱨᱩᱣᱟᱹᱲ ᱦᱮᱡ ᱮᱱ ᱮᱢᱟᱭ ᱯᱮ ᱫᱮᱱ ᱠᱟ ᱞᱩᱣᱟᱭ ᱯᱮ ᱰᱷᱟᱢᱵᱚ ᱠᱩᱴᱤ ᱩᱛᱩ ᱛᱤᱛᱤᱯᱟ ᱥᱩᱨᱟᱭ ᱯᱮ ᱥᱩᱨᱟᱭ ᱯᱮ

ᱱᱚᱜᱼᱚᱭ ᱡᱮ ᱩᱫᱽᱜᱟᱹᱣ ᱩᱫᱽᱜᱟᱹᱣ ᱜᱮ ᱦᱩᱭᱩᱜ ᱠᱟᱱᱟ ᱱᱟ ᱜᱳᱞ ᱨᱤᱞ ᱨᱮ ᱤᱧᱟᱹᱜ ᱢᱟᱱᱮ ᱚᱞ ᱵᱤᱞ ᱠᱷᱮᱛᱨᱮ ᱨᱮ ᱠᱟᱨᱚᱱ ᱦᱩᱭᱩᱜ ᱠᱟᱱᱟ ᱠᱞᱟᱥ ᱡᱚᱠᱷᱚᱱ ᱠᱞᱟᱥ ᱱᱟᱭᱤᱱ ᱤᱧ ᱯᱟᱲᱦᱟᱜ ᱩᱱ ᱥᱚᱢᱚᱭ ᱦᱮᱰ ᱢᱟᱥᱴᱟᱨ ᱨᱮ ᱛᱟᱦᱮᱸ ᱠᱟᱱᱟ ᱚᱱᱚᱱᱛᱚ ᱥᱚᱛᱯᱚᱛᱤ ᱡᱟᱦᱟᱸ ᱫᱚ ᱥᱤᱞᱫᱟᱹ ᱨᱟᱫᱷᱟ ᱪᱚᱨᱚᱱ ᱤᱱᱥᱴᱤᱴᱤᱭᱩᱴ ᱤᱱᱥᱴᱤᱴᱤᱭᱩᱴ ᱨᱮ ᱡᱚᱠᱷᱚᱱ ᱤᱧ ᱯᱟᱲᱦᱟᱜ ᱠᱟᱱ ᱛᱟᱦᱮᱸᱫ ᱛᱚ ᱩᱱ ᱥᱚᱢᱚᱭ ᱚᱸᱰᱮ ᱩᱱᱤ ᱩᱱᱤ ᱩᱱᱤ ᱠᱞᱟᱥᱮ ᱦᱟᱛᱟᱣᱮᱫ ᱛᱟᱞᱮ ᱛᱟᱦᱮᱸᱫ ᱢᱤᱫ ᱫᱤᱱ ᱦᱮᱰᱢᱟᱥᱴᱟᱨ ᱠᱟᱱᱟᱭ ᱛᱚ ᱦᱟᱛᱟᱣᱮᱫ ᱠᱷᱟᱱᱮ ᱩᱱᱤ ᱟᱪᱠᱟ ᱜᱮ ᱵᱚᱞᱚᱭᱮᱱᱟᱭ ᱨᱩᱢ ᱨᱮ ᱠᱞᱟᱥ ᱨᱩᱢ ᱨᱮ ᱟᱫᱚ ᱤᱧᱤᱧ ᱚᱞ ᱫᱚᱦᱚ ᱟᱠᱟᱫᱟ ᱢᱤᱫᱴᱟᱝ ᱚᱱᱚᱬᱦᱮ ᱫᱤᱠᱩ ᱛᱮᱜᱮ ᱚᱞ ᱟᱠᱟᱫᱟᱹᱧ ᱟᱫᱚ ᱚᱱᱟ ᱚᱱᱚᱬᱦᱮ ᱫᱚ ᱢᱤᱫᱴᱟᱝ ᱜᱤᱫᱽᱨᱟᱹ ᱤᱧ ᱴᱷᱮᱱ ᱠᱷᱚᱱ ᱟᱪᱠᱟ ᱜᱮ ᱱᱚᱝᱠᱟ ᱴᱮᱵᱤᱞ ᱨᱮᱧ ᱫᱚᱦᱚ ᱟᱠᱟᱫᱟ ᱱᱤᱝᱠᱟᱹ ᱜᱮ ᱤᱭᱟᱹ ᱠᱟᱛᱮ ᱦᱟᱞᱚ ᱤᱫᱤ ᱠᱟᱛᱮ ᱦᱟᱱᱮ ᱢᱟᱥᱴᱟᱨ ᱴᱷᱮᱱ ᱩᱫᱩᱜ ᱟᱫᱮᱭᱟ

ᱠᱷᱩᱵ ᱵᱷᱟᱜᱮ ᱢᱚᱞ ᱠᱟᱱᱟ ᱟᱨ ᱚᱞ ᱤᱫᱤ ᱢᱮ ᱱᱚᱜᱼᱚᱭ ᱡᱮ ᱢᱤᱫᱴᱟᱝ ᱡᱤᱱᱤᱥ ᱩᱫᱽᱜᱟᱹᱣ ᱮᱢ ᱟᱨ ᱤᱱᱟᱹ ᱢᱤᱫᱴᱟᱝ ᱩᱫᱽᱜᱟᱹᱣ ᱦᱩᱭᱩᱜ ᱠᱟᱱᱟ ᱤᱧᱟᱹᱜ ᱜᱳᱞᱰᱮᱱ ᱴᱟᱭᱤᱢ ᱤᱧ ᱡᱟᱦᱟᱸᱢ ᱞᱟᱹᱭ ᱫᱟᱱᱟ ᱱᱚᱣᱟ ᱱᱚᱣᱟ ᱴᱟᱭᱤᱢ ᱚᱱᱟ ᱴᱟᱭᱤᱢ ᱫᱚ ᱠᱤᱱᱛᱩ ᱤᱧᱟᱹᱜ ᱞᱮᱠᱟᱛᱮ ᱚᱱᱟᱜᱮ ᱜᱳᱞᱰᱮᱱ ᱟᱨ ᱢᱤᱫᱴᱟᱝ ᱡᱤᱱᱤᱥ ᱦᱩᱭᱩᱜ ᱠᱟᱱᱟ ᱥᱟᱨᱚᱫᱟ ᱯᱨᱚᱥᱟᱫᱽ ᱠᱤᱥᱠᱩ ᱚᱠᱟ ᱥᱚᱢᱚᱭ ᱦᱮᱡ ᱮᱱᱟ ᱚᱱᱟ ᱤᱭᱟᱹᱨᱮ ᱱᱚᱣᱟ ᱠᱟᱢᱟᱨᱵᱟᱱᱫᱤ ᱠᱟᱢᱟᱨᱵᱟᱱᱫᱤ ᱨᱮ ᱦᱮᱡ ᱞᱮᱱᱟᱭ ᱡᱟᱦᱟᱸ ᱫᱚ ᱩᱭᱦᱟᱹᱨ ᱵᱟᱛᱟᱱ ᱦᱩᱭᱩᱜ ᱠᱟᱱ ᱛᱟᱦᱮᱸ ᱠᱟᱱ ᱩᱱ ᱥᱚᱢᱚᱭ ᱫᱚ ᱜᱤᱫᱽᱨᱟᱹ ᱢᱟᱱᱮ ᱡᱩᱣᱟᱹᱱ ᱩᱢᱮᱨ ᱛᱚ ᱩᱱ ᱥᱚᱢᱚᱭ ᱜᱤᱫᱽᱨᱟᱹ ᱠᱷᱚᱱ ᱜᱮ ᱪᱮᱫ ᱟᱞᱮ ᱟᱞᱮ ᱫᱚ ᱩᱭᱦᱟᱹᱨ ᱵᱟᱛᱟᱱ ᱥᱟᱞᱟᱜ ᱫᱚ ᱡᱳᱜᱟᱡᱳᱜᱽ ᱞᱮ ᱛᱟᱦᱮᱸ ᱠᱟᱱᱟ ᱤᱭᱟᱹ ᱨᱮ ᱠᱟᱢᱟᱨᱵᱟᱱᱫᱤ ᱨᱮ ᱛᱚ ᱥᱟᱫᱷᱩᱨᱟᱢ ᱪᱟᱸᱫᱟ ᱪᱤᱛᱟᱹᱨ ᱨᱮ ᱢᱟᱞᱟ ᱵᱟᱦᱟ ᱢᱟᱞᱟ ᱮᱢ ᱟᱞᱮ ᱵᱟᱦᱟ ᱥᱮᱛᱟᱜ ᱟᱠᱟᱱ ᱥᱮ ᱞᱮ ᱚᱠᱚᱭ ᱟᱭᱟᱜ ᱡᱟᱱᱟᱢ ᱢᱟᱦᱟ ᱚᱠᱟ ᱦᱤᱡᱩᱜᱼᱟ ᱩᱱ ᱥᱚᱢᱚᱭ ᱠᱷᱟᱱ ᱜᱮ ᱠᱤᱱᱛᱩ ᱵᱟᱦᱟ ᱞᱮ ᱜᱩᱛᱩᱭ ᱛᱟᱭ ᱟᱞᱮ ᱟᱛᱳ ᱠᱷᱚᱱ ᱞᱟᱞ ᱡᱟᱢᱫᱟ ᱩᱱᱤ ᱤᱫᱤ ᱞᱮᱭᱟᱭ ᱡᱚᱛᱚ ᱜᱩᱨᱤᱭᱟᱹᱣ ᱠᱟᱛᱮ ᱩᱱ ᱠᱚ ᱩᱱ ᱠᱷᱚᱱ ᱜᱮ ᱠᱚ ᱵᱟᱦᱟ ᱛᱟᱭ ᱡᱩᱣᱟᱹᱱ ᱩᱢᱮᱨ ᱨᱮ ᱡᱚᱠᱷᱚᱱ ᱫᱚᱢᱮ ᱫᱚ ᱵᱟᱝ ᱨᱮᱦᱚᱸ ᱪᱮᱫ ᱪᱟᱨ ᱪᱟᱨ ᱪᱟᱨ ᱡᱩᱣᱟᱹᱱ ᱩᱢᱮᱨ ᱨᱮ ᱡᱚᱠᱷᱚᱱ ᱤᱭᱟᱹ ᱠᱟᱱᱟ ᱩᱱ ᱥᱚᱢᱚᱭ ᱫᱚ ᱠᱤᱱᱛᱩ ᱩᱭᱦᱟᱹᱨ ᱵᱟᱛᱟᱱ ᱦᱩᱭᱩᱜ ᱠᱟᱱ ᱛᱟᱦᱮᱸᱫ ᱚᱱᱟ ᱠᱟᱢᱟᱨ ᱵᱟᱸᱫᱤ ᱨᱮ ᱟᱫᱚ ᱩᱭᱦᱟᱹᱨ ᱵᱟᱛᱟᱱ ᱩᱱᱤ ᱦᱚᱸ ᱥᱟᱨᱚᱫᱟ ᱯᱨᱚᱥᱟᱫᱽ ᱠᱚ ᱟᱹᱜᱩ ᱟᱠᱟᱫᱮᱭᱟ ᱟᱨ ᱟᱞᱮ ᱜᱤᱫᱽᱨᱟᱹ ᱠᱚᱫᱚ ᱠᱚ ᱢᱮᱛᱟ ᱞᱮᱭᱟ ᱟᱯᱮ ᱫᱚ ᱪᱟ ᱵᱮᱱᱟᱣ ᱛᱟᱵᱚᱱ ᱯᱮ ᱫᱩ ᱦᱟᱱᱮ ᱦᱟᱱᱛᱮ ᱨᱮ ᱚᱱᱟ ᱯᱮᱲᱟ ᱠᱚᱠᱚ ᱦᱤᱡᱩᱜᱼᱟ ᱛᱚ ᱩᱱᱠᱩ ᱥᱮᱛᱟ ᱠᱚᱛᱮ ᱪᱟ ᱵᱮᱱᱟᱣ ᱠᱚ ᱵᱮᱱᱟᱣ ᱮᱫᱟᱞᱮ ᱟᱫᱚ ᱚᱱᱟ ᱠᱟᱹᱢᱤ ᱯᱩᱨᱟᱹᱣ ᱯᱚᱨ ᱩᱱᱤ ᱫᱚᱭ ᱨᱩᱣᱟᱹᱲ ᱪᱟᱞᱟᱣᱮᱱᱟ ᱟᱞᱮ ᱴᱷᱮᱱ ᱤᱫᱤ ᱠᱮᱫᱮᱭᱟ ᱠᱚ ᱤᱫᱤ ᱠᱮᱫᱮ ᱠᱷᱟᱱ ᱠᱚ ᱩᱱᱤ ᱫᱚ

ᱯᱚᱨᱤᱵᱮᱥ ᱛᱟᱦᱚᱞᱮ ᱚᱸᱰᱮ ᱦᱮᱡ ᱮᱱ ᱠᱷᱟᱱᱮ ᱟᱫᱚᱧ ᱢᱮᱛᱟᱫᱟ ᱩᱱᱤᱭᱟᱜ ᱤᱭᱟᱹ ᱨᱮᱢᱟ ᱩᱱ ᱥᱚᱢᱚᱭ ᱛᱟᱦᱮᱸ ᱠᱟᱱ ᱛᱟᱦᱮᱱᱟ ᱥᱩᱥᱟᱹᱨ ᱰᱟᱦᱟᱨ ᱯᱚᱛᱨᱤᱠᱟᱭ ᱩᱰᱩᱠ ᱛᱟᱦᱮᱸᱫ ᱟᱫᱚ ᱥᱩᱥᱟᱹᱨ ᱵᱟᱦᱟᱨ ᱰᱟᱦᱟᱨ ᱯᱚᱛᱨᱤᱠᱟ ᱚᱸᱰᱮᱧ ᱚᱞ ᱠᱩᱞ ᱞᱮᱫᱟᱱᱟ ᱤᱧ ᱟᱭᱟᱜ ᱯᱚᱛᱨᱤᱠᱟ ᱨᱮ ᱚᱱᱚᱲᱦᱮ ᱢᱤᱫᱴᱟᱝ ᱫᱚ ᱤᱧ ᱥᱩᱥᱟᱹᱨ ᱰᱟᱦᱟᱨ ᱧᱩᱛᱩᱢᱟᱱᱟᱜ ᱚᱱᱚᱲᱦᱮ ᱜᱮ ᱪᱷᱟᱯᱟ ᱟᱠᱟᱫ ᱛᱤᱧᱟᱹ ᱟᱨ ᱢᱤᱫᱴᱟᱝ ᱫᱚ ᱠᱟᱠᱤᱭᱟᱭᱳ

ᱤᱧᱜᱮ ᱥᱟᱹᱨᱤ ᱫᱷᱚᱨᱚᱢ ᱦᱟᱸᱥᱫᱟ ᱱᱚᱜᱼᱚᱭ ᱡᱮ ᱢᱤᱫᱴᱟᱝ ᱡᱤᱱᱤᱥ ᱩᱥᱟᱞ ᱨᱮ ᱚᱞ ᱤᱫᱤ ᱢᱮ ᱟᱨ ᱚᱞ ᱤᱫᱤ ᱢᱮ ᱚᱞ ᱤᱫᱤ ᱢᱮᱱ ᱠᱮᱫ ᱛᱮ ᱟᱨᱦᱚᱸ ᱠᱤᱱᱛᱩ ᱟᱡᱜᱮ ᱟᱭᱟᱜ ᱥᱤᱨᱯᱟᱹ ᱜᱮ ᱥᱟᱨᱚᱫᱟ ᱯᱨᱚᱥᱟᱫᱽ ᱠᱤᱥᱠᱩ ᱥᱤᱨᱯᱟᱹ ᱜᱮ ᱩᱱᱤᱥᱥᱚ ᱛᱤᱱᱟᱹᱜ ᱥᱟᱞ ᱨᱮ ᱡᱮᱢᱚᱱ ᱧᱟᱢ ᱟᱠᱟᱱᱟ ᱵᱟᱹᱧ ᱞᱟᱹᱭ ᱫᱟᱲᱮᱭᱟᱜ ᱠᱟᱱᱟ ᱚᱱᱟ ᱱᱚᱜᱼᱚᱭ ᱡᱮ ᱢᱤᱫᱴᱟᱝ ᱧᱟᱢ ᱮᱱᱟ ᱛᱚᱠᱷᱚᱱ ᱪᱮᱠᱟᱢ ᱵᱩᱡᱷᱟᱹᱣ ᱠᱮᱫᱟ

ᱛᱚ ᱱᱩᱱᱟᱹᱜ ᱱᱩᱱᱟᱹᱜ ᱢᱤᱫᱴᱟᱝ ᱤᱭᱟᱹ ᱠᱟᱱᱟ ᱧᱟᱢᱚᱜᱼᱟ ᱢᱮᱱᱛᱮ ᱱᱚᱣᱟ ᱜᱮ ᱤᱧᱟᱹᱜ ᱫᱚ ᱜᱳᱞᱰᱮᱱ ᱜᱳᱞᱰᱮᱱ ᱴᱟᱭᱤᱢ ᱜᱳᱞᱰᱮᱱ ᱞᱮᱠᱟᱛᱮ ᱟᱨ ᱢᱤᱫᱴᱟᱝ ᱜᱳᱞᱰᱮᱱ ᱴᱟᱭᱤᱢ ᱞᱮᱠᱟ ᱛᱮᱫᱚ ᱠᱤᱱᱛᱩ ᱫᱩᱠᱠᱷᱚ ᱨᱮᱱᱟᱜ ᱢᱤᱫᱴᱟᱝ ᱡᱟᱭᱜᱟ ᱚᱱᱟ ᱫᱚ ᱦᱩᱭᱩᱜ ᱠᱟᱱᱟ

ᱦᱚᱲ ᱦᱩᱭᱩᱜᱼᱟ ᱫᱩ ᱦᱟᱡᱟᱨ ᱛᱮᱨᱚ ᱥᱟᱞ ᱨᱮ ᱥᱤᱥᱩ ᱥᱟᱦᱤᱛᱛᱚ ᱨᱮᱱᱟᱜ ᱥᱤᱨᱯᱟᱹ ᱢᱤᱫᱴᱟᱝ ᱧᱟᱢ ᱮᱱᱟ ᱫᱤᱞᱞᱤ ᱥᱟᱦᱤᱛᱛᱚ ᱮᱠᱟᱰᱮᱢᱤ ᱠᱷᱚᱱ ᱛᱚ ᱚᱱᱟ ᱥᱟᱦᱤᱛᱛᱚ ᱵᱟᱹᱧ ᱩᱫᱩᱜ ᱫᱟᱲᱮᱭᱟᱫᱮᱭᱟ ᱩᱱᱤ ᱦᱚᱸ

ᱛᱚ ᱨᱮᱣᱟᱡᱽ ᱯᱚᱨᱤᱧ ᱧᱮᱞ ᱞᱮᱫᱟ ᱱᱟᱝ ᱤᱧᱟᱹᱜ ᱥᱩᱨ ᱛᱮ ᱦᱚᱲ ᱨᱮᱠᱚᱨᱰᱤᱝ ᱠᱟᱛᱮ ᱠᱚ ᱦᱤᱡᱩᱜ ᱠᱟᱱᱟ ᱥᱮᱫᱟᱭ ᱫᱚ ᱮᱴᱟᱜ ᱨᱚᱠᱚᱢ ᱨᱮᱠᱚᱨᱰᱤᱝ ᱠᱚ ᱛᱟᱦᱮᱸ ᱠᱟᱱᱟ ᱛᱚ ᱯᱷᱤᱛᱟᱹ ᱨᱮᱠᱚᱨᱰᱤᱝ ᱦᱤᱡᱩᱜ ᱠᱟᱱᱟ ᱠᱚ ᱦᱮᱡ ᱠᱟᱛᱮ ᱠᱚ ᱞᱟᱹᱭᱫᱟ ᱨᱮᱠᱚᱨᱰ ᱤᱫᱤ ᱛᱮ ᱟᱞᱮ ᱫᱚ ᱤᱭᱟᱹ ᱥᱯᱳᱨᱴᱥ ᱨᱮᱞᱮ ᱵᱟᱡᱟᱣᱟ ᱟᱪᱪᱷᱟ ᱟᱫᱚᱧ ᱞᱟᱹᱭᱫᱟ ᱱᱟᱝ ᱤᱧᱟᱹᱜ ᱥᱮᱨᱮᱧ ᱫᱚ ᱪᱮᱫ ᱯᱮ ᱵᱟᱡᱟᱣ ᱞᱟᱹᱜᱤᱫᱚᱜ ᱠᱟᱱᱟ ᱟᱨ ᱵᱷᱟᱜᱮ ᱵᱷᱟᱜᱮ ᱥᱮᱨᱮᱧ ᱢᱮᱱᱟᱜᱼᱟ ᱵᱟᱝ ᱩᱱ ᱥᱚᱢᱚᱭ ᱫᱚ ᱚᱱᱠᱟᱱ ᱥᱮᱨᱮᱧ ᱱᱤᱛᱚᱜ ᱞᱮᱠᱟ ᱫᱚ ᱵᱟᱝ ᱛᱟᱦᱮᱸ ᱠᱟᱱᱟ ᱛᱚ ᱚᱱᱟ ᱠᱚ ᱤᱫᱤ ᱛᱮᱠᱚ ᱵᱟᱡᱟᱣᱟ ᱵᱟᱡᱟᱣ ᱠᱟᱛᱮ ᱠᱤᱱᱛᱩ ᱤᱧ ᱦᱚᱸ ᱨᱟᱹᱥᱠᱟᱹᱧ ᱵᱩᱡᱷᱟᱹᱣ ᱛᱟᱦᱮᱸᱫ ᱩᱱ ᱠᱷᱚᱱ ᱟᱹᱰᱤᱧ ᱤᱭᱟᱹᱭᱮᱱᱟ ᱥᱮᱨᱮᱧ ᱚᱞ ᱥᱮᱨᱮᱧ ᱚᱞ ᱜᱮ ᱠᱤᱱᱛᱩ ᱯᱨᱚᱛᱷᱚᱢ ᱫᱚ ᱠᱤᱱᱛᱩ ᱥᱮᱨᱮᱧ ᱫᱚ ᱥᱮᱨᱮᱧ ᱫᱚ ᱛᱟᱭᱱᱚᱢ ᱛᱮ ᱠᱤᱱᱛᱩ ᱜᱟᱭᱟᱱ ᱨᱮ ᱡᱚᱠᱷᱚᱱᱤᱧ ᱵᱚᱞᱚᱭᱮᱱᱟ ᱜᱟᱭᱟᱱᱤᱧ ᱵᱮᱱᱟᱣ ᱠᱮᱫᱟ ᱠᱟᱱᱟ ᱜᱟᱭᱟᱱ ᱯᱩᱛᱷᱤ ᱠᱚᱧ ᱵᱮᱱᱟᱣ ᱠᱮᱫᱟ ᱜᱟᱭᱟᱱ ᱠᱚᱫᱚ ᱠᱤᱥᱟᱹᱬ ᱠᱚᱨᱚᱵ ᱟᱝᱜᱽᱨᱟ ᱥᱮᱸᱜᱮᱞ ᱟᱪᱪᱷᱟ ᱜᱟᱭᱟᱱ ᱫᱚ ᱯᱚᱨᱞᱟ ᱦᱤᱡᱩᱜᱼᱟ ᱟᱢ ᱫᱚ ᱥᱮᱨᱮᱧ ᱱᱤᱭᱮ ᱠᱟᱹᱴᱤᱡ ᱞᱟᱹᱭ ᱢᱮ ᱢᱟᱱᱮ ᱠᱚᱭᱮᱠᱴᱟ ᱥᱮᱨᱮᱧ ᱫᱚ ᱥᱮᱨᱮᱧ ᱫᱚ ᱤᱧ ᱫᱚ ᱱᱚᱣᱟ ᱠᱚ ᱵᱷᱤᱛᱤᱨ ᱫᱚ ᱢᱤᱫᱴᱟᱝ ᱵᱟᱦᱟᱢ ᱵᱟᱦᱟᱭᱮᱱᱟ ᱰᱟᱹᱨᱢᱟ ᱞᱤᱠᱤ ᱞᱤᱠᱤ

ᱫᱚᱝ ᱞᱟᱝᱲᱮ ᱵᱟᱦᱟ ᱯᱟᱛᱟ ᱱᱚᱣᱟ ᱠᱚ ᱢᱤᱥᱨᱚᱢ ᱠᱟᱛᱮ ᱢᱤᱫᱴᱟᱝ ᱥᱮᱨᱮᱧ ᱟᱫᱷᱩᱱᱤᱠ ᱜᱤᱛᱤᱭᱟ ᱩᱱ ᱫᱚ ᱞᱳᱠᱚᱨᱚᱧᱡᱚᱱ ᱥᱟᱠᱟᱨᱤᱧ ᱦᱮᱡ ᱮᱱᱟ ᱛᱚ ᱩᱱ ᱵᱚᱞᱚᱭᱮᱱᱟ ᱚᱱᱟ ᱫᱚ ᱛᱤᱱᱟᱹᱜ ᱥᱟᱞ ᱠᱟᱱᱟ ᱩᱱᱤᱥᱥᱚ ᱯᱚᱸᱪᱟᱥᱤ ᱥᱟᱞ ᱯᱚᱸᱪᱟᱥᱤ ᱥᱟᱞ ᱩᱱᱤ ᱵᱚᱞᱚᱭᱮᱱ ᱠᱷᱟᱱ ᱜᱮ ᱠᱤᱱᱛᱩ ᱟᱨᱦᱚᱸ ᱠᱤᱱᱛᱩ ᱜᱟᱹᱦᱤᱨ ᱨᱤᱥᱟᱨᱪ ᱨᱮᱱᱟᱜ ᱢᱤᱫᱴᱟᱝ ᱡᱟᱭᱜᱟ ᱤᱧ ᱤᱧ ᱠᱟᱨ ᱢᱚᱛᱚ ᱛᱤᱧ ᱯᱟᱸᱡᱟ ᱠᱮᱫᱟ ᱟᱫᱚ ᱤᱧ ᱫᱚ ᱚᱱᱟ ᱨᱤᱥᱟᱨᱪ ᱡᱟᱭᱜᱟ ᱨᱤᱧ ᱵᱚᱞᱚᱭᱮᱱ ᱠᱷᱟᱱ ᱫᱚ ᱩᱱᱤ ᱫᱚ ᱦᱚᱲ ᱫᱚᱠᱚ ᱚᱱᱟ ᱠᱚ ᱩᱯᱚᱵᱷᱳᱜᱽ ᱮᱫᱟ ᱡᱟᱭᱜᱟ ᱤᱭᱟᱹ ᱠᱷᱮᱛᱨᱮ ᱫᱚ ᱪᱟᱠᱨᱤ ᱡᱤᱵᱚᱱ ᱤᱧ ᱫᱚ ᱠᱤᱱᱛᱩ ᱚᱱᱟ ᱫᱚ ᱵᱟᱝ ᱚᱱᱟ ᱥᱟᱶᱛᱮ ᱠᱤᱱᱛᱩ ᱤᱧᱟᱹᱜ ᱫᱚ ᱨᱤᱥᱟᱨᱪ ᱢᱤᱫᱴᱟᱝ ᱛᱟᱦᱮᱸ ᱠᱟᱱ ᱛᱤᱧᱟ ᱥᱮᱨᱮᱧ ᱵᱷᱤᱛᱨᱤ ᱨᱮᱱᱟᱜ ᱟᱵᱚ ᱥᱟᱱᱛᱟᱲᱤ ᱥᱮᱨᱮᱧ ᱪᱤᱠᱟᱹ ᱞᱮᱠᱟᱛᱮ ᱰᱮᱵᱷᱞᱚᱯ ᱜᱟᱱᱚᱜᱼᱟ ᱡᱮᱢᱚᱱ ᱢᱤᱫᱴᱟᱝ ᱡᱟᱹᱱᱤ ᱫᱚ ᱢᱤᱫ ᱨᱚᱠᱚᱢᱟᱜ ᱛᱟᱦᱮᱸ ᱠᱟᱱᱟ ᱛᱚ

ᱚᱱᱟ ᱥᱮᱨᱮᱧ ᱢᱟᱫᱽᱫᱷᱚᱢ ᱛᱮ ᱤᱭᱟᱹ ᱦᱩᱭᱩᱜᱼᱟ ᱤᱭᱟᱹ ᱢᱟᱱᱮ ᱛᱮᱭᱟᱨ ᱦᱩᱭᱩᱜᱼᱟ ᱟᱭᱟᱜ ᱢᱤᱫᱴᱟᱝ ᱯᱚᱨᱤᱥᱛᱷᱤᱛᱤ ᱠᱤᱱᱛᱩ ᱱᱚᱰᱮ ᱱᱚᱜᱼᱚᱭ ᱡᱮ ᱢᱤᱫᱴᱟᱝ ᱡᱤᱱᱤᱥ ᱛᱮᱭᱟᱨ ᱞᱟᱹᱜᱤᱫ ᱤᱧᱟᱹᱜ ᱤᱧᱟᱹᱜ ᱥᱮᱨᱮᱧ ᱠᱚᱫᱚ ᱡᱷᱚᱛᱚ ᱜᱮ ᱠᱤᱱᱛᱩ ᱚᱫᱷᱤᱠᱟᱝᱥᱚ ᱠᱷᱮᱛᱨᱮ ᱜᱮ ᱠᱤᱪᱷᱩ ᱱᱚᱛᱚ ᱱᱚᱛᱚ ᱤᱧ ᱟᱹᱜᱩ ᱨᱮᱱᱟᱜ ᱪᱮᱥᱴᱟ ᱟᱠᱟᱫᱟ ᱩᱱ ᱥᱚᱢᱚᱭ ᱛᱟᱦᱮᱸ ᱠᱟᱱ ᱛᱤᱧᱟᱹ ᱢᱟᱱᱮ ᱱᱚᱣᱟ ᱫᱚᱝ ᱥᱮ ᱞᱟᱜᱽᱬᱮ ᱥᱮ ᱡᱟᱦᱟᱱᱟᱜ ᱜᱮ ᱡᱟᱦᱟᱸ ᱛᱟᱦᱮᱸ ᱠᱟᱱᱟ ᱚᱱᱟ ᱠᱷᱚᱱᱟᱜ ᱠᱟᱹᱴᱤᱡ ᱵᱟᱝ ᱪᱟᱞᱟᱣ ᱠᱟᱛᱮ ᱡᱟᱦᱟᱸ ᱨᱟᱦᱟ ᱠᱚ ᱡᱚᱲᱟᱣ ᱱᱟᱣᱟ ᱱᱟᱣᱟ ᱯᱚᱨᱤᱠᱷᱟ ᱱᱤᱨᱤᱠᱷᱟ ᱠᱟᱛᱮ ᱢᱤᱫᱴᱟᱝ ᱱᱟᱣᱟ ᱨᱟᱦᱟ ᱛᱮᱭᱟᱨ ᱟᱫᱚ ᱠᱤᱱᱛᱩ ᱱᱚᱣᱟ ᱠᱚᱫᱚ ᱢᱤᱫᱴᱟᱝ ᱡᱤᱱᱤᱥ ᱪᱤᱠᱟᱹ ᱟᱠᱟᱱᱟ ᱱᱚᱣᱟ ᱠᱚᱨᱮ ᱠᱷᱮᱛᱨᱮ ᱫᱚ ᱠᱤᱱᱛᱩ ᱟᱹᱰᱤ ᱦᱚᱲ ᱠᱚᱠᱚ ᱜᱨᱚᱦᱚᱱ ᱟᱠᱟᱫᱟ

ᱟᱢᱜᱮ ᱡᱩᱫᱤ ᱢᱩᱱᱤ ᱠᱚ ᱟᱢᱜᱮ ᱵᱟᱦᱟᱧ ᱢᱚᱦᱚᱨ ᱠᱮᱢ ᱟᱢᱜᱮ ᱦᱟᱭᱤᱧ ᱧᱮᱞ ᱠᱮᱢ ᱫᱷᱟᱹᱨᱛᱤ ᱛᱟᱞᱟᱨᱮ ᱟᱢᱜᱮ ᱦᱟᱭᱤᱧ ᱧᱮᱞ ᱠᱮᱢ ᱫᱷᱟᱹᱨᱛᱤ ᱛᱟᱞᱟᱨᱮ ᱱᱚᱜᱼᱚ ᱱᱚᱝᱠᱟ ᱱᱚᱜᱼᱚ ᱱᱚᱜᱼᱚ ᱱᱚᱣᱟ ᱥᱮᱨᱮᱧ ᱠᱚᱨᱮᱱᱟᱜ ᱠᱤᱪᱷᱩ ᱠᱤᱪᱷᱩ ᱠᱤᱱᱛᱩ ᱧᱮᱞᱟ ᱱᱮᱛᱟᱨ ᱚᱱᱟ ᱠᱚᱜᱮ ᱠᱤᱱᱛᱩ ᱟᱹᱰᱤ ᱡᱳᱨ ᱠᱚ ᱠᱷᱩᱞᱟᱹᱣ ᱠᱟᱫᱟ ᱤᱭᱟᱹ ᱠᱚ ᱟᱨᱚ ᱟᱢᱫᱟ ᱨᱟᱦᱟ ᱠᱚ ᱡᱟᱦᱟᱸ ᱤᱧᱤᱧ ᱥᱨᱤᱥᱴᱤ ᱞᱮᱫᱟ ᱚᱱᱟ ᱠᱚ ᱠᱤᱱᱛᱩ ᱠᱤᱪᱷᱩ ᱠᱤᱪᱷᱩ

ᱢᱟᱱᱮ ᱟᱵᱚᱱᱟᱜ ᱥᱚᱝᱥᱠᱨᱤᱛᱤ ᱵᱷᱤᱛᱤᱨ ᱨᱮᱱᱟᱜ ᱡᱟᱦᱟᱸ ᱴᱨᱮᱰᱤᱥᱚᱱᱟᱞ ᱴᱨᱮᱰᱤᱥᱚᱱᱟᱞ ᱫᱚ ᱠᱤᱱᱛᱩ ᱨᱩ ᱠᱷᱚᱱ ᱟᱨᱟᱢᱵᱷᱚ ᱠᱟᱛᱮ ᱡᱩᱫᱤ ᱨᱩ ᱫᱚ ᱤᱧᱟᱹᱜ ᱛᱤ ᱛᱮᱫᱚ ᱵᱟᱝ ᱦᱤᱡᱩᱜᱼᱟ ᱮᱠᱫᱚᱢ ᱛᱩᱢᱫᱟᱜ ᱠᱚᱨ ᱫᱚ ᱠᱤᱱᱛᱩ ᱵᱚᱞ ᱫᱚ ᱠᱤᱱᱛᱩ ᱵᱚᱞᱤ ᱫᱚᱧ ᱵᱟᱲᱟᱭᱟ ᱢᱚᱪᱟ ᱛᱮᱜᱮ ᱛᱚ ᱢᱮᱱᱠᱷᱟᱱ ᱱᱚᱣᱟ ᱠᱚᱫᱚ ᱥᱮᱬᱟ ᱦᱩᱭ ᱠᱟᱱᱟ ᱛᱚᱵᱮ ᱛᱚ ᱢᱤᱫᱴᱟᱝ ᱡᱤᱱᱤᱥ ᱡᱟᱱᱟᱢ ᱴᱨᱮᱰᱤᱥᱚᱱᱟᱞ ᱨᱮᱱᱟᱜ ᱡᱩᱜᱽ ᱠᱷᱚᱱ ᱟᱫᱷᱩᱱᱤᱠᱛᱟ ᱡᱟᱭᱜᱟ ᱢᱤᱫᱴᱟᱝ ᱤᱧᱟᱹᱜ ᱫᱚ ᱚᱱᱟᱛᱤᱧ ᱱᱤᱭᱚᱢ ᱱᱚᱰᱮ ᱚᱱᱚᱲᱦᱮ ᱠᱷᱚᱱ ᱠᱤᱱᱛᱩ ᱯᱳᱭᱞᱳ ᱪᱚᱱᱫᱚ ᱚᱱᱚᱲᱦᱮ ᱠᱷᱚᱱ ᱜᱮ ᱛᱟᱨᱯᱚᱨᱤᱧ ᱪᱟᱞᱟᱜ ᱠᱟᱱᱟ ᱟᱫᱷᱩᱱᱤᱠ ᱥᱮᱫ ᱤᱧᱟᱹᱜ ᱫᱚ ᱤᱱᱟᱹ ᱚᱱᱠᱟ ᱜᱮ ᱱᱤᱛᱤ ᱛᱤᱧ ᱟᱫᱚ ᱱᱚᱣᱟ ᱥᱮᱨᱮᱧ ᱠᱚ ᱦᱚᱸ ᱚᱱᱠᱟ ᱜᱮ ᱟᱪᱪᱷᱟ ᱟᱢᱟᱜ ᱡᱟᱱᱟᱢ ᱵᱷᱤᱴᱟᱹ ᱠᱩᱢᱟᱹᱨᱫᱟ ᱟᱛᱳ ᱠᱩᱢᱟᱹᱨᱫᱟ ᱟᱛᱳ ᱨᱮ ᱥᱮ ᱠᱩᱢᱟᱹᱨᱫᱟ ᱟᱛᱳ ᱥᱩᱨ ᱨᱮᱜᱮ ᱟᱨ ᱢᱤᱫᱴᱟᱝ ᱠᱞᱟᱵᱽ ᱛᱟᱦᱮᱸ ᱠᱟᱱᱟ ᱡᱟᱦᱟᱸ ᱠᱞᱟᱵᱽ ᱨᱮᱱᱟᱜ ᱟᱹᱰᱤ ᱩᱛᱟᱹᱨ ᱮᱱᱮᱢ ᱛᱟᱦᱮᱸ ᱠᱟᱱᱟ ᱟᱢᱟᱜ ᱜᱟᱭᱟᱱ ᱡᱤᱭᱚᱱ ᱩᱛᱱᱟᱹᱣ ᱨᱮᱱᱟᱜ ᱚᱱᱟ ᱠᱟᱹᱦᱱᱤ ᱠᱤᱢ ᱞᱟᱹᱭ ᱟᱞᱮᱭᱟ ᱞᱮ ᱦᱮᱸ ᱱᱚᱣᱟ ᱫᱚ ᱤᱧ ᱚᱱᱟ ᱫᱚ ᱵᱟᱹᱧ ᱤᱭᱟᱹ ᱫᱟᱲᱮᱭᱟᱜᱼᱟ ᱵᱟᱹᱧ ᱟᱢ ᱮᱵᱷᱚᱭᱮᱰᱚᱜ ᱠᱟᱱᱟ ᱠᱟᱹᱡ ᱡᱮᱱᱚ ᱤᱧ ᱚᱱᱠᱟᱧ ᱵᱩᱡᱷᱟᱹᱣᱮᱫᱟ ᱱᱟᱝ ᱞᱟᱹᱭ ᱞᱟᱹᱭᱛᱮ ᱮᱴᱟᱜ ᱥᱮᱫ ᱪᱟᱞᱟᱣ ᱤᱫᱤᱜ ᱠᱟᱱᱟ ᱠᱤᱱᱛᱩ ᱩᱱᱤ ᱠᱞᱟᱵᱽ ᱫᱚ ᱠᱤᱱᱛᱩ ᱡᱟᱦᱟᱸ ᱠᱩᱢᱚᱨᱫᱟ ᱟᱹᱫᱤᱵᱟᱹᱥᱤ ᱥᱚᱢᱟᱡᱽ ᱥᱤᱠᱠᱷᱟ ᱠᱮᱱᱫᱨᱚ ᱠᱞᱟᱵᱽ ᱩᱱᱤᱜᱮ ᱦᱟᱨᱟ ᱟᱠᱟᱫᱤᱧᱟ ᱩᱱᱤᱜᱮ ᱠᱤᱱᱛᱩ ᱟᱹᱰᱤ ᱜᱚᱲᱚᱭ ᱮᱢ ᱟᱠᱟᱫᱤᱧᱟ ᱮᱵᱚᱝ ᱚᱸᱰᱮ ᱫᱚ ᱤᱧ ᱠᱟᱨ ᱢᱚᱛᱚ ᱤᱭᱟᱹ ᱟᱠᱟᱫᱤᱧ ᱯᱨᱮᱠᱴᱤᱥ ᱟᱠᱟᱫᱟᱹᱧ ᱮᱵᱚᱝ ᱩᱱ ᱥᱚᱢᱚᱭ ᱫᱚ ᱢᱤᱫᱴᱟᱝ ᱚᱱᱟ ᱠᱞᱟᱵᱽ ᱫᱚ ᱟᱹᱰᱤ ᱵᱷᱟᱨᱤ ᱯᱷᱚᱨᱚᱢ ᱛᱟᱦᱮᱸ ᱠᱟᱱᱟ ᱱᱟᱝ ᱚᱸᱰᱮ ᱫᱚ ᱛᱩᱢᱫᱟᱜ ᱴᱟᱢᱟᱠ ᱰᱤᱡᱤ ᱛᱚᱠᱞᱟ ᱠᱷᱚᱱ ᱟᱨᱟᱢᱵᱚ ᱠᱟᱛᱮ ᱡᱟ ᱡᱟᱵᱚᱛᱤᱭᱚ ᱦᱟᱨᱢᱳᱱᱤᱭᱟᱢ ᱟᱨ ᱟᱹᱰᱤ ᱢᱟᱱᱮ ᱤᱱᱥᱴᱨᱩᱢᱮᱱᱴ ᱠᱚ ᱡᱟᱦᱟᱸ ᱠᱚ ᱛᱟᱦᱮᱸ ᱠᱟᱱᱟ ᱱᱟ ᱵᱞᱚᱠ ᱠᱷᱚᱱ ᱠᱚ ᱮᱢ ᱞᱮᱫᱟ ᱚᱱᱟ ᱫᱚ ᱡᱷᱚᱛᱚ ᱵᱞᱚᱠ ᱠᱷᱚᱱᱟᱜ ᱮᱢᱟ ᱛᱚ ᱮᱠᱷᱚᱱ ᱵᱮᱯᱟᱨ ᱦᱩᱭᱩᱜ ᱠᱟᱱᱟ ᱚᱸᱰᱮ ᱜᱮ ᱠᱤᱱᱛᱩ ᱡᱚᱠᱷᱚᱱ ᱤᱧ ᱚᱱᱟ ᱠᱚ ᱡᱚᱱᱛᱨᱚᱯᱟᱛᱤᱧ ᱧᱟᱢ ᱞᱮᱫᱟ ᱟᱫᱚ ᱚᱸᱰᱮ ᱠᱷᱚᱱ ᱜᱮ ᱠᱤᱱᱛᱩ ᱟᱹᱰᱤ ᱜᱚᱴᱟᱝ ᱡᱤᱱᱤᱥ ᱠᱤᱱᱛᱩ ᱤᱧ ᱫᱚᱧ ᱤᱧ ᱠᱟᱨ ᱢᱚᱛᱚᱧ ᱤᱭᱟᱹ ᱞᱮᱫᱟ ᱟᱵᱚ ᱤᱧ ᱥᱟᱶᱛᱮ ᱟᱨᱚ ᱜᱟᱛᱮ ᱟᱢᱫᱟ ᱦᱚᱲ ᱠᱚ ᱦᱮᱡ ᱞᱮᱱᱟ ᱪᱚᱞᱞᱤᱥᱴᱤ ᱪᱚᱞᱞᱤᱥ ᱴᱤ ᱟᱛᱳ ᱨᱮᱱ ᱚᱱᱟ ᱫᱷᱟᱨᱟ ᱫᱷᱟᱨᱤ ᱨᱮᱱ ᱡᱟᱦᱟᱸ ᱛᱤᱱᱟᱹᱜ ᱠᱚ ᱜᱤᱫᱽᱨᱟᱹ ᱠᱷᱚᱱ ᱟᱨᱟᱢᱵᱚ ᱠᱟᱛᱮ ᱤᱭᱟᱹ ᱠᱚ ᱜᱚᱡ ᱞᱮᱱᱟ ᱢᱟᱱᱮ ᱡᱚᱠᱷᱚᱱ ᱜᱮ ᱜᱟᱱ ᱜᱟᱱ ᱜᱟᱭᱟᱱ ᱢᱤᱫᱴᱟᱝ ᱞᱮ ᱠᱩᱰᱟᱹᱣ ᱠᱮᱫᱟ ᱥᱤᱞᱫᱟᱹ ᱫᱤᱥᱚᱢ ᱥᱟᱜᱮᱱ ᱥᱟᱠᱟᱢ ᱚᱯᱮᱨᱟ ᱩᱱ ᱡᱚᱠᱷᱚᱱ ᱦᱩᱭ ᱮᱱᱟᱱᱟᱝ ᱛᱟᱨᱯᱚᱨ ᱚᱱᱟ ᱡᱚᱠᱷᱚᱱ ᱞᱮ ᱚᱯᱮᱨᱟ ᱞᱮ ᱠᱷᱩᱞᱟᱹᱣ ᱠᱮᱫ ᱠᱷᱟᱱ ᱩᱱᱜᱮ ᱠᱤᱱᱛᱩ ᱜᱟᱭᱟᱱ ᱨᱮᱱᱟᱜ ᱵᱮᱯᱟᱨ ᱫᱚ ᱛᱟᱦᱮᱸ ᱠᱟᱱᱟ ᱱᱟᱝ ᱠᱤᱥᱟᱹᱨ ᱠᱚᱨᱚ ᱤᱧᱟᱹᱜ ᱚᱞ ᱟᱝᱜᱽᱨᱟ ᱥᱮᱸᱜᱮᱞ ᱦᱩᱸ ᱟᱨ ᱞᱟᱜᱡᱟᱲᱤ ᱟᱢᱜᱮ ᱤᱧ ᱫᱚᱢ ᱵᱟᱹᱲᱤᱡ ᱠᱟᱹᱫᱤᱧ

ᱢᱟᱱᱮ ᱯᱨᱚᱛᱷᱚᱢ ᱟᱞᱮᱭᱟᱜ ᱪᱟᱞᱟᱣ ᱫᱚ ᱦᱩᱭᱩᱜ ᱠᱟᱱᱟ ᱜᱤᱫᱽᱱᱤ ᱠᱟᱞᱤ ᱢᱮᱞᱟ ᱨᱮ ᱚᱸᱰᱮ ᱠᱷᱚᱱ ᱜᱮ ᱠᱤᱱᱛᱩ ᱠᱟᱞᱮ ᱵᱩᱠ ᱞᱮ ᱧᱟᱢ ᱟᱠᱟᱫᱟ ᱥᱚᱸᱜᱮ ᱜᱮ ᱥᱴᱮᱡᱽ ᱠᱷᱚᱱ ᱜᱮ ᱥᱴᱮᱡᱽ ᱨᱮᱜᱮ ᱵᱩᱠ ᱞᱮ ᱧᱟᱢ ᱟᱠᱟᱫᱟ ᱠᱤᱥᱟᱹᱬ ᱯᱚᱨᱚᱵᱽ ᱟᱨ ᱤᱭᱟᱹᱛᱮ ᱱᱚᱣᱟ ᱟᱞᱟᱜ ᱡᱟᱹᱲᱤ ᱱᱤᱭᱟᱹ ᱜᱮ ᱦᱩᱭᱩᱜ ᱠᱟᱱᱟ ᱟᱞᱮᱭᱟᱜ ᱨᱟᱹᱥᱠᱟᱹ ᱨᱮᱱᱟᱜ ᱤᱧ ᱡᱟᱦᱟᱸ ᱜᱤᱧ ᱡᱚᱴᱮᱫ ᱠᱟᱣᱫᱟ ᱚᱱᱟᱜᱮ ᱠᱤᱱᱛᱩ ᱤᱧ ᱠᱟᱹᱢᱤ ᱨᱮ ᱞᱟᱜᱟᱣ ᱟᱠᱟᱱᱟ

ᱛᱮᱭᱟᱨ ᱞᱮᱫᱟ ᱥᱮᱨᱮᱧ ᱤᱭᱟᱹ ᱠᱚ ᱵᱤᱵᱷᱤᱱᱱᱚ ᱤᱭᱟᱹᱨᱮ ᱱᱚᱣᱟ ᱮᱱᱛᱮᱫ ᱪᱮᱨᱤᱴᱤ ᱥᱳ ᱞᱟᱦᱟᱨᱮ ᱟᱞᱮ ᱠᱚ ᱥᱮᱨᱮᱧ ᱨᱮᱱᱟᱜ ᱫᱟᱜ ᱠᱚ ᱤᱭᱟᱹ ᱠᱚ ᱯᱚᱭᱥᱟ ᱛᱮᱜᱮ ᱠᱤᱱᱛᱩ ᱞᱮ ᱪᱟᱞᱟᱜ ᱠᱟᱱ ᱛᱟᱦᱮᱸᱫ ᱩᱱ ᱥᱚᱢᱚᱭ ᱢᱤᱫᱴᱟᱝ ᱤᱭᱟᱹ ᱥᱮᱨᱮᱧᱟᱜ ᱤᱭᱟᱹ ᱴᱤᱢ ᱛᱮᱭᱟᱨ ᱞᱮᱱᱟ

ᱪᱚᱱᱫᱨᱚ ᱦᱟᱸᱥᱫᱟ ᱟᱭ ᱛᱟᱦᱮᱸ ᱠᱟᱱᱟ ᱱᱟᱝ ᱦᱮᱸ ᱟᱢᱫᱟ ᱠᱚᱡ ᱜᱮ ᱠᱚ ᱛᱟᱦᱮᱸ ᱠᱟᱱᱟ ᱧᱩᱛᱩᱢ ᱠᱚ ᱫᱚ ᱩᱱᱠᱩ ᱢᱚᱢᱚᱛᱟ ᱫᱚ ᱵᱟᱝ ᱚᱱᱟ ᱟᱯᱛᱟ ᱪᱚᱞᱞᱤᱥ ᱴᱤ ᱟᱛᱳ ᱡᱟᱦᱟᱸᱧ ᱞᱟᱹᱭ ᱞᱮᱫ ᱫᱚ ᱚᱸᱰᱮ ᱠᱷᱚᱱ ᱜᱮ ᱡᱚᱛᱚ ᱜᱮ ᱟᱫᱚ ᱤᱧ ᱫᱚ ᱢᱤᱫᱴᱟᱝ ᱡᱤᱱᱤᱥ ᱪᱮᱫ ᱪᱤᱠᱟᱹ ᱞᱮᱱᱟ ᱡᱚᱠᱷᱚᱱ ᱜᱮ ᱤᱧᱟᱹᱜ ᱤᱪᱪᱷᱟᱹ ᱫᱚ ᱛᱟᱦᱮᱸ ᱠᱟᱱᱟ ᱰᱨᱟᱢᱟ ᱢᱤᱫᱴᱟᱝ ᱡᱮᱦᱮᱛᱩ ᱦᱩᱭᱩᱜ ᱠᱟᱱᱟ ᱛᱟᱦᱞᱮ ᱱᱚᱰᱮ ᱫᱚ ᱩᱱᱠᱩ ᱟᱛᱳ ᱫᱤᱥᱚᱢ ᱯᱟᱲᱟ ᱠᱚᱨᱮᱱ ᱜᱤᱫᱽᱨᱟᱹ ᱠᱚ ᱡᱟᱦᱟᱸ ᱥᱴᱮᱡ ᱨᱮᱠᱚ ᱮᱱᱮᱡ ᱫᱚ ᱱᱩᱠᱩ ᱠᱤᱱᱛᱩ ᱡᱚᱛᱚ ᱠᱚ ᱜᱚᱲᱚ ᱠᱟᱣᱫᱤᱧᱟ

ᱢᱤᱫᱴᱟᱝ ᱱᱟᱭᱚᱠ ᱱᱟᱭᱤᱠᱟ ᱪᱮᱫ ᱞᱮᱠᱟ ᱠᱟᱛᱮ ᱛᱮᱭᱟᱨ ᱠᱚ ᱦᱩᱭᱩᱜᱼᱟ ᱚᱱᱟ ᱡᱟᱭᱜᱟ ᱫᱚ ᱠᱤᱱᱛᱩ ᱟᱨ ᱵᱚᱭ ᱡᱚᱜᱚᱛ ᱨᱮᱦᱚᱸ ᱠᱤᱱᱛᱩ ᱵᱟᱨᱭᱟ ᱡᱤᱱᱤᱥ ᱱᱚᱰᱮ ᱫᱚ ᱦᱤᱡᱩᱜᱼᱟ ᱢᱤᱫᱴᱟᱝ ᱫᱚ ᱦᱩᱭᱩᱜ ᱠᱟᱱᱟ ᱱᱟᱭᱚᱠ ᱱᱟᱭᱤᱠᱟ ᱡᱚᱠᱷᱚᱱᱮᱢ ᱦᱟᱛᱟᱣ ᱠᱮᱫᱮᱭᱟ ᱱᱟᱝ ᱪᱚᱨᱤᱛᱨᱚ ᱠᱤᱱᱛᱩ ᱥᱚᱵ ᱥᱚᱢᱚᱭ ᱠᱤᱱᱛᱩ ᱤᱭᱟᱹ ᱛᱟᱦᱮᱸ ᱦᱩᱭᱩᱜᱼᱟ ᱡᱩᱫᱤ ᱚᱱᱟᱨᱮ ᱠᱤᱪᱷᱩ ᱛᱨᱩᱴᱤ ᱦᱩᱭᱱᱟ ᱛᱟᱦᱞᱮ ᱠᱷᱟᱱ ᱠᱤᱱᱛᱩ ᱚᱱᱟ ᱵᱚᱫᱱᱟᱢ ᱜᱮ ᱢᱤᱫᱴᱟᱝ ᱦᱩᱭᱩᱜᱼᱟ ᱟᱫᱚ ᱚᱱᱟ ᱥᱮᱫ ᱞᱮᱠᱟᱛᱮ ᱤᱧᱟᱹᱜ ᱠᱷᱮᱛᱨᱮ ᱫᱚ ᱚᱱᱟᱛᱮᱧ ᱚᱱᱛᱮ ᱫᱚ ᱥᱚᱵ ᱥᱚᱢᱚᱭ ᱱᱚᱡᱚᱨ ᱛᱟᱦᱮᱱ ᱛᱟᱦᱮᱸᱫ ᱟᱫᱚ ᱚᱱᱟ ᱡᱟᱛᱮ ᱜᱟᱭᱟᱱ ᱠᱷᱮᱛᱨᱮ ᱜᱟᱭᱟᱱ ᱨᱮᱱᱟᱜ ᱡᱚᱴᱤᱞᱚᱛᱟ ᱢᱤᱫᱴᱟᱝ ᱢᱮᱱᱟᱜ ᱟᱱᱟ ᱚᱸᱰᱮ ᱚᱱᱟ ᱨᱮᱱᱟᱜ ᱤᱧᱟᱹᱜ ᱥᱤᱠᱠᱷᱟ ᱡᱤᱵᱚᱱ ᱨᱮ ᱦᱮᱡ ᱮᱱᱟ ᱟᱫᱚ ᱱᱚᱣᱟ ᱠᱚ ᱚᱱᱠᱟ ᱦᱩᱭ ᱟᱠᱟᱱᱟ ᱟᱫᱚ ᱩᱱ ᱥᱚᱢᱚᱭ ᱚᱱᱟ ᱠᱩᱢᱚᱨᱫᱟ ᱠᱞᱟᱵ ᱤᱫᱤ ᱠᱟᱛᱮ ᱨᱮᱱᱟᱜ ᱟᱢᱫᱟ ᱠᱚ ᱠᱟᱹᱢᱤ ᱢᱟᱱᱮ ᱢᱤᱫᱴᱟᱝ ᱜᱟᱭᱟᱱ ᱦᱩᱭᱱᱟ ᱫᱚᱥᱨᱟ ᱫᱚ ᱦᱩᱭᱩᱜ ᱠᱟᱱᱟ ᱥᱚᱝᱥᱠᱨᱤᱛᱤ ᱵᱮᱯᱟᱨ ᱛᱮ ᱵᱟᱵᱟ ᱛᱮᱠᱚ ᱡᱚᱠᱷᱚᱱ ᱠᱚ ᱚᱱᱟ ᱠᱚ ᱛᱤᱸᱜᱩ ᱠᱮᱴᱮᱡ ᱞᱮᱫᱟ ᱱᱤᱭᱟᱹ ᱵᱟᱝ ᱟᱛᱳ ᱨᱮᱱ ᱡᱟᱦᱟᱸ ᱛᱤᱱᱟᱹᱜ ᱢᱮᱱᱟᱜ ᱠᱚᱣᱟ ᱚᱱᱟ ᱩᱱ ᱫᱚ ᱠᱤᱱᱛᱩ ᱠᱚ ᱤᱭᱟᱹ ᱠᱚ ᱮᱱᱮᱡ ᱛᱟᱦᱮᱸᱫ ᱫᱟᱸᱥᱟᱭ ᱠᱚ ᱮᱱᱮᱡ ᱛᱟᱦᱮᱸᱫ ᱥᱟᱲᱯᱟ ᱮᱱᱮᱡᱚᱜ ᱛᱟᱦᱮᱸᱫ ᱵᱤᱵᱷᱤᱱᱱᱚ ᱡᱟᱭᱜᱟ ᱠᱚ ᱥᱳᱭ ᱛᱟᱦᱮᱸᱫ ᱚᱱᱟ ᱤᱧ ᱩᱱ ᱫᱚ ᱥᱳ ᱢᱮᱱᱛᱮ ᱫᱚ ᱪᱮᱫ ᱛᱟᱦᱮᱱ ᱠᱟᱱ ᱛᱟᱦᱮᱸᱫ ᱚᱱᱟ ᱤᱭᱟᱹ ᱥᱯᱳᱨᱴᱥ

ᱟᱫᱚ ᱚᱱᱟᱜᱮ ᱦᱮᱰ ᱚᱯᱷᱤᱥ ᱡᱚᱠᱷᱚᱱ ᱜᱮ ᱡᱚᱠᱷᱚᱱ ᱦᱩᱭᱱᱟ ᱱᱚᱰᱮ ᱟᱫᱚ ᱚᱱᱟ ᱯᱚᱛᱨᱤᱠᱟ ᱢᱟᱫᱽᱫᱷᱚᱢ ᱛᱮ ᱟᱞᱮ ᱠᱚ ᱢᱮᱛᱟ ᱞᱮ ᱠᱟᱱ ᱛᱟᱦᱮᱸᱫ ᱚᱱᱟ ᱯᱚᱛᱨᱤᱠᱟ ᱞᱟᱹᱜᱤᱫ ᱠᱷᱟᱹᱛᱤᱨ ᱨᱮ ᱟᱞᱮ ᱠᱚ ᱢᱮᱛᱟ ᱞᱮ ᱠᱟᱱ ᱛᱟᱦᱮᱸᱫ ᱡᱮ ᱟᱯᱮ ᱱᱚᱣᱟ ᱢᱩᱠᱷᱚ ᱯᱚᱛᱨᱚ ᱞᱮᱠᱟ ᱛᱮᱜᱮ ᱱᱚᱣᱟ ᱮᱢᱚᱜ ᱯᱮ ᱟᱞᱮ ᱞᱟᱹᱭ ᱫᱚ ᱢᱩᱠᱷᱚ ᱯᱚᱛᱨᱚ ᱞᱮᱠᱟ ᱛᱮᱫᱚ ᱵᱟᱞᱮ ᱮᱢᱚᱜ ᱠᱟᱱᱟ ᱜᱟᱞᱢᱟᱨᱟᱣ ᱠᱮᱫᱟᱞᱮ ᱡᱩᱫᱤ ᱟᱯᱮ ᱱᱚᱰᱮ ᱤᱭᱟᱹ ᱡᱩᱫᱤ ᱛᱟᱦᱮᱱ ᱠᱷᱚᱵᱚᱨ ᱠᱚ ᱡᱩᱫᱤ ᱡᱟᱦᱟᱱᱟᱜ ᱢᱟᱹᱡᱷᱤ ᱢᱟᱰᱣᱟ ᱨᱮᱱᱟᱜ ᱠᱷᱚᱵᱚᱨ ᱡᱩᱫᱤ ᱤᱭᱟᱹᱜᱼᱟ ᱛᱟᱦᱚᱞᱮ ᱠᱷᱟᱱ ᱱᱚᱣᱟ ᱛᱟᱭᱱᱚᱢ ᱥᱮᱫ ᱨᱮᱞᱮ ᱚᱱᱟ ᱚᱸᱰᱮ ᱠᱚ ᱢᱮᱱᱟ ᱢᱟᱱᱮ ᱚᱱᱛᱮᱱᱟᱜ ᱯᱩᱱᱭᱟ ᱢᱚᱬᱮ ᱜᱚᱴᱮᱱ ᱡᱟᱦᱟᱸ ᱛᱤᱱᱟᱹᱜ ᱯᱮᱡᱽ ᱢᱮᱱᱟᱜᱼᱟ ᱛᱟᱭᱚᱢ ᱛᱮ ᱚᱱᱟ ᱫᱚ ᱚᱸᱰᱮ ᱯᱮ ᱤᱭᱟᱹ ᱫᱟᱲᱮᱭᱟᱜᱼᱟ ᱛᱚ ᱩᱱ ᱥᱚᱢᱚᱭ ᱨᱮᱱᱟᱜ ᱡᱟᱦᱟᱸ ᱤᱭᱟᱹ ᱠᱟᱱᱟ ᱢᱮᱱᱟᱜᱼᱟ ᱚᱱᱟ ᱢᱟᱹᱡᱷᱤ ᱢᱟᱰᱣᱟ ᱤᱫᱤ ᱠᱟᱛᱮ ᱡᱟᱦᱟᱸ ᱛᱤᱱᱟᱹᱜ ᱠᱟᱹᱢᱤ ᱦᱚᱨᱟ ᱠᱚ ᱛᱟᱦᱮᱸ ᱠᱟᱱᱟ ᱚᱱᱟ ᱯᱚᱛᱨᱤᱠᱟ ᱫᱚ ᱠᱤᱪᱷᱩ ᱞᱮ ᱤᱭᱟᱹ ᱞᱮᱫᱟ

ᱢᱟᱱᱮ ᱱᱩᱱᱟᱹᱜ ᱦᱚᱲ ᱡᱟᱣᱨᱟ ᱫᱚ ᱯᱨᱚᱛᱷᱚᱢ ᱡᱚᱠᱷᱚᱱ ᱜᱮ ᱠᱩᱢᱚᱨ ᱫᱟᱛᱮ ᱯᱚᱱᱰᱤᱛ ᱨᱚᱜᱷᱩᱱᱟᱛᱷ ᱢᱩᱨᱢᱩ ᱟᱹᱜᱩ ᱦᱩᱭᱮᱱᱟ ᱱᱟᱝ ᱩᱱ ᱫᱚ ᱤᱧ ᱫᱩᱧ ᱛᱟᱦᱮᱸ ᱠᱟᱱᱟ ᱱᱟᱝ ᱯᱷᱩᱰ ᱥᱮᱠᱥᱚᱱ ᱨᱮ ᱢᱟᱱᱮ ᱫᱟᱠᱟ ᱩᱛᱩ ᱤᱥᱤᱱ ᱨᱮ ᱛᱚ ᱟᱞᱮ ᱫᱚ ᱠᱤᱱᱛᱩ ᱚᱱᱟ ᱡᱟᱭᱜᱟ ᱫᱚ ᱠᱤᱱᱛᱩ ᱜᱚᱲᱚ ᱜᱮᱠᱚ ᱫᱚᱦᱚ ᱞᱮ ᱛᱟᱦᱮᱸᱫ

ᱧᱮᱞ ᱟᱠᱟᱫᱟᱹᱧ ᱮᱵᱚᱝ ᱥᱚᱢᱟᱡᱽ ᱨᱮᱱ ᱥᱩᱨ ᱠᱷᱚᱱ ᱜᱮ ᱠᱤᱱᱛᱩᱧ ᱧᱮᱞ ᱟᱠᱟᱫᱮᱭᱟ ᱱᱟᱝ ᱥᱚᱢᱟᱡᱽ ᱨᱮᱱᱟᱜ ᱡᱟ ᱡᱟᱵᱚᱛᱤᱭᱚ